ᱛᱤᱱᱟᱹᱧ ᱢᱮᱛᱟ ᱵᱤᱱᱟ ᱫᱤᱱ ᱦᱤᱞᱳᱜ ᱫᱚ ᱚᱱᱟ ᱫᱚ ᱟᱵᱚᱣᱟᱜ ᱫᱚ ᱵᱟᱝ ᱠᱟᱱᱟ ᱭᱳ ᱵᱟᱠᱚ ᱡᱚᱢᱟ ᱮᱱᱛᱮ ᱨᱮᱦᱚᱸ ᱟᱹᱵᱤᱱ ᱢᱟ ᱵᱟᱹᱵᱤᱱ ᱟᱸᱡᱚᱢᱮᱜᱼᱟ ᱛᱚ ᱵᱷᱤᱰᱤᱭᱳ ᱮᱛᱚᱦᱚᱵ ᱢᱟᱲᱟᱝ ᱨᱮ ᱟᱯᱮ ᱴᱷᱮᱱ ᱢᱤᱫᱴᱟᱝ ᱦᱩᱰᱤᱧ ᱫᱷᱟᱨᱟ ᱨᱤᱠᱣᱮᱥᱴ ᱛᱟᱦᱮᱱ ᱠᱟᱱᱟ ᱠᱤ ᱡᱟᱦᱟᱸ ᱛᱤᱱᱟᱹᱜ ᱜᱮ ᱟᱵᱚ ᱨᱮᱱ ᱵᱷᱤᱭᱩᱣᱟᱨᱥ ᱵᱟᱝᱢᱟ ᱥᱟᱵᱥᱠᱨᱟᱭᱵᱟᱨ ᱠᱚ ᱢᱮᱱᱟᱜ ᱟᱠᱟᱫ ᱵᱚᱱᱟ ᱛᱟᱵᱚᱱ ᱛᱚ ᱪᱮᱱᱮᱞ ᱢᱟᱵᱚ ᱥᱟᱵᱥᱠᱨᱟᱭᱤᱵ ᱟᱠᱟᱫᱼᱟ ᱢᱮᱱᱠᱷᱟᱱ ᱡᱚᱛᱚ ᱦᱚᱲ ᱫᱚ ᱱᱟᱦᱟᱜ ᱤᱭᱩᱴᱩᱵᱽ ᱵᱮᱞ ᱟᱭᱠᱚᱱ ᱫᱚ ᱱᱟᱦᱟᱜ ᱛᱟᱵᱚᱱ ᱵᱟᱵᱚ ᱫᱟᱵᱟᱣ ᱟᱠᱟᱫᱼᱟ ᱛᱚ ᱪᱮᱱᱮᱞ ᱯᱮ ᱪᱟᱞᱟᱣ ᱠᱟᱛᱮ ᱪᱮᱠ ᱟᱣᱩᱴ ᱢᱟ ᱛᱟᱵᱚᱱ ᱟᱨ ᱚᱠᱚᱭ ᱠᱚ ᱤᱭᱩᱴᱩᱵᱽ ᱵᱮᱞ ᱟᱭᱠᱚᱱ ᱯᱮ ᱚᱱ ᱟᱠᱟᱫ ᱪᱮ ᱵᱟᱝᱟ ᱢᱮᱱᱛᱮ ᱟᱨ ᱱᱤᱭᱟᱹ ᱠᱷᱟᱹᱛᱤᱨ ᱤᱧ ᱢᱮᱛᱟ ᱯᱮ ᱠᱟᱱᱟ ᱠᱤ ᱡᱟᱦᱟᱸ ᱛᱤᱱ ᱡᱚᱠᱷᱚᱱ ᱵᱷᱤᱰᱤᱭᱳ ᱯᱳᱥᱴᱚᱜ ᱠᱟᱱᱟ ᱵᱟᱝᱢᱟ ᱟᱯᱞᱳᱰᱚᱜ ᱠᱟᱱᱟ ᱢᱮᱱᱠᱷᱟᱱ ᱡᱚᱛᱚ ᱦᱚᱲ ᱴᱷᱮᱱ ᱦᱟᱸᱜ ᱛᱟᱵᱚᱱ ᱵᱟᱭ ᱥᱮᱴᱮᱨᱚᱜ ᱠᱟᱱᱟ ᱱᱳᱴᱤᱯᱷᱤᱠᱮᱥᱚᱱ ᱛᱚ ᱱᱚᱣᱟ ᱠᱷᱟᱹᱛᱤᱨ ᱜᱮ ᱛᱚ ᱪᱟ ᱵᱚᱱ ᱰᱮᱨᱤᱭᱮᱜᱼᱟ ᱪᱟᱞᱟᱣ ᱠᱟᱛᱮ ᱵᱮᱞ ᱟᱭᱠᱚᱱ ᱛᱟᱵᱚᱱ ᱚᱛᱟ ᱛᱟᱨᱟ ᱠᱟᱜ ᱯᱮ ᱟᱨ ᱡᱟᱦᱟᱸᱭ ᱠᱚ ᱪᱮᱱᱮᱞ ᱵᱟᱵᱚ ᱥᱟᱵᱥᱠᱨᱟᱭᱤᱵ ᱠᱟᱜ ᱥᱟᱵᱥᱠᱨᱟᱭᱤᱵ ᱠᱟᱜ ᱱᱚᱣᱟ ᱛᱟᱵᱚᱱ

ᱥᱟᱯᱷᱟ ᱫᱷᱟᱨᱟ ᱵᱩᱡᱷᱟᱹᱜ ᱠᱟᱱᱟ ᱢᱮᱱᱫᱚ ᱯᱷᱟᱸᱠᱟ ᱫᱷᱟᱨᱟ ᱧᱚᱜ ᱟᱠᱟᱫ ᱟᱭ ᱟᱨ ᱚᱲᱟᱜ ᱨᱮᱜᱮ ᱢᱮᱱᱟᱜ ᱟᱠᱟᱫ ᱞᱤᱧᱟᱹ ᱟᱨ ᱱᱚᱝᱠᱟ ᱡᱟᱹᱯᱩᱫ ᱨᱮ ᱚᱠᱟ ᱥᱮᱫ ᱮᱢ ᱥᱮᱱᱚᱜᱼᱟ ᱚᱲᱟᱜ ᱠᱚᱨᱮ ᱜᱮ ᱢᱮᱱᱟᱜ ᱵᱟᱲᱟ ᱟᱠᱟᱫ ᱞᱮᱭᱟ ᱟᱫᱚ ᱡᱟᱹᱯᱩᱫ ᱤᱫᱤ ᱠᱟᱛᱮᱫ ᱦᱟᱸᱜ ᱵᱷᱤᱰᱭᱳ ᱠᱚ ᱵᱟᱝ ᱵᱮᱱᱟᱜ ᱠᱟᱱ ᱛᱟᱦᱮᱸᱫ ᱟᱫᱚ ᱱᱤᱛᱚᱜ ᱠᱟᱹᱡ ᱫᱟᱜ ᱠᱚᱭ ᱛᱷᱤᱨ ᱵᱟᱲᱟ ᱧᱚᱜ ᱟᱠᱟᱫ ᱛᱮ ᱟᱫᱚ ᱵᱷᱤᱰᱭᱳ ᱵᱮᱱᱟᱣ ᱮᱛᱚᱦᱚᱵ ᱦᱩᱭᱩᱜ ᱠᱟᱱᱟ ᱟᱨ ᱡᱟᱹᱯᱩᱫ ᱤᱫᱤ ᱟᱛᱮᱫ ᱱᱟᱦᱟᱜ ᱯᱟᱞᱮ ᱨᱮᱭᱟᱲ ᱨᱟᱵᱟᱝ ᱠᱚᱫᱚ ᱩᱱᱟᱹᱜ ᱱᱟᱦᱟᱜ ᱵᱟᱭ ᱵᱩᱡᱷᱟᱹᱜ ᱠᱟᱱᱟ ᱛᱟᱵᱚᱱ ᱟᱨ ᱟᱯᱮ ᱫᱤᱥᱚᱢ ᱥᱮᱫ ᱚᱠᱟ ᱞᱮᱠᱟ ᱵᱩᱡᱷᱟᱹᱜ ᱠᱟᱱᱟ ᱠᱚᱢᱮᱱᱴ ᱠᱟᱛᱮᱫ ᱯᱮ ᱵᱟᱰᱟᱭ ᱦᱚᱪᱚᱧᱟ ᱛᱟᱵᱚᱱ ᱟᱨ ᱚᱠᱟ ᱥᱮᱫ ᱠᱷᱚᱱ ᱡᱟᱹᱯᱩᱫᱮᱜᱼᱟ ᱪᱮ ᱵᱟᱭ ᱡᱟᱹᱯᱩᱫᱮᱜᱼᱟ ᱟᱨ ᱚᱲᱟᱜ ᱨᱮ ᱮᱠᱞᱟ ᱜᱮ ᱢᱮᱱᱟᱜ ᱟᱠᱟᱫᱤᱧᱟᱹ ᱛᱟᱵᱚᱱ ᱟᱨ ᱵᱩᱰᱤ ᱟᱭᱳ ᱜᱚᱲᱚᱢ ᱦᱟᱲᱟᱢ ᱛᱟᱹᱠᱤᱱ ᱫᱚ ᱛᱮᱦᱮᱧ ᱢᱟ ᱫᱟᱜ ᱧᱚᱜ ᱟᱠᱟᱫ ᱟᱭ ᱥᱮ ᱮᱱᱠᱷᱟᱱ ᱫᱚ ᱦᱟᱥᱟ ᱠᱚ ᱚᱫᱟ ᱫᱷᱟᱨᱟ ᱜᱮᱭᱟ ᱟᱫᱚ ᱵᱟᱫᱟᱢ ᱞᱟ ᱠᱤᱱ ᱥᱮᱱ ᱟᱠᱟᱱᱟ ᱵᱟᱫᱟᱢ ᱠᱤᱪᱷᱩ ᱜᱟᱱ ᱡᱚᱢ ᱞᱮᱠᱟ ᱫᱷᱟᱨᱟ ᱪᱟᱥ ᱵᱟᱲᱟ ᱦᱩᱭ ᱧᱚᱜ ᱟᱠᱟᱱᱟ ᱟᱨ ᱟᱹᱠᱤᱱ ᱫᱚ ᱚᱱᱟ ᱵᱟᱲᱜᱮ ᱥᱮᱫ ᱨᱮᱜᱮ ᱢᱮᱱᱟᱜ ᱟᱠᱟᱫ ᱠᱤᱱᱟ ᱟᱨ ᱴᱷᱤᱠ ᱜᱮᱭᱟ ᱛᱚ ᱯᱷᱟᱭᱱᱟᱞᱤ ᱵᱟᱲᱜᱮ ᱛᱮ ᱥᱮᱴᱮᱨ ᱦᱩᱭᱱᱟ ᱛᱤᱱᱟᱹᱜ ᱜᱟᱱ ᱵᱤᱱ ᱞᱟ ᱠᱮᱜᱼᱟ ᱟᱨ ᱵᱮᱜᱽ ᱨᱮᱫᱚ ᱟᱫᱷᱟ ᱵᱮᱜᱽ ᱵᱤᱱ ᱞᱟ ᱟᱠᱟᱫᱼᱟ ᱪᱮᱯᱩᱫ ᱠᱮᱫ ᱢᱮᱱᱛᱮ ᱰᱚᱵᱚᱞ ᱯᱷᱟᱭᱫᱟᱭᱮᱱᱟ ᱛᱟᱵᱚ ᱛᱤᱱᱟᱹᱜ ᱦᱩᱱᱟᱹᱝ ᱫᱟᱜ ᱫᱩᱞ ᱟᱛᱮ ᱦᱩᱱᱟᱹᱝ ᱤᱭᱟᱹᱛᱮ ᱯᱟᱲᱟᱣᱟᱫ ᱵᱚᱱᱟ ᱦᱩᱱᱟᱹᱝ ᱞᱟᱛᱮ ᱯᱟᱲᱟᱣᱟᱫ ᱵᱚᱱᱟ ᱜᱟᱯᱟ ᱵᱷᱤᱛᱨᱤ ᱛᱮ ᱪᱟᱵᱟ ᱜᱟᱯᱟ ᱪᱟᱵᱟᱜᱼᱟ ᱱᱚᱣᱟ ᱠᱚᱢᱯᱞᱤᱴ ᱦᱚᱱᱚ ᱢᱩᱪᱟᱹᱫ ᱫᱷᱟᱹᱨᱤᱡ ᱢᱮᱱᱟᱜᱼᱟ ᱟᱫᱚ ᱞᱟᱴᱟ ᱟᱠᱟᱱᱟ ᱚᱱᱠᱟᱜᱮ

ᱯᱷᱟᱭᱱᱟᱞᱤ ᱫᱟᱠᱟ ᱠᱚ ᱡᱚᱢ ᱵᱟᱲᱟ ᱦᱩᱭᱮᱱᱟ ᱟᱨ ᱱᱤᱛᱚᱜ ᱴᱟᱭᱤᱢ ᱦᱩᱭᱩᱜ ᱠᱟᱱᱟ ᱟᱴ ᱵᱟᱡᱮ ᱟᱨ ᱵᱷᱤᱰᱤᱭᱳ ᱚᱠᱟ ᱞᱮᱠᱟ ᱵᱚᱱ ᱵᱩᱡᱷᱟᱹᱣ ᱠᱟᱜᱼᱟ ᱠᱚᱢᱮᱱᱴ ᱠᱟᱛᱮ ᱯᱮ ᱵᱟᱰᱟᱭ ᱦᱚᱪᱚᱭᱤᱧᱟ ᱟᱨ ᱛᱮᱦᱮᱧᱟᱜ ᱵᱷᱤᱰᱤᱭᱳ ᱫᱚ ᱱᱤᱝᱠᱟᱹ ᱫᱷᱟᱨᱟ ᱜᱮ ᱵᱤᱥᱛᱤ ᱵᱟᱹᱧ ᱡᱮᱞᱮᱧᱮᱜᱼᱟ ᱟᱫᱚ ᱡᱟᱦᱟᱸᱭ ᱠᱚ ᱱᱟᱦᱟᱜ ᱱᱚᱣᱟ ᱪᱮᱱᱮᱞ ᱨᱮ ᱱᱟᱣᱟ ᱢᱮᱱᱟᱜ ᱵᱚᱱᱟ ᱟᱨ ᱪᱮᱱᱮᱞ ᱥᱟᱵᱥᱠᱨᱟᱭᱤᱵ ᱫᱚ ᱟᱞᱚ ᱵᱚᱱ ᱦᱤᱲᱤᱧ ᱢᱟ ᱥᱟᱵᱥᱠᱨᱟᱭᱤᱵ ᱠᱟᱛᱮ ᱥᱟᱭᱤᱰ ᱨᱮᱱᱟᱜ ᱵᱮᱞ ᱟᱭᱠᱚᱱ ᱫᱚ ᱛᱟᱵᱚ ᱫᱟᱵᱟ ᱛᱚᱨᱟ ᱠᱟᱜ ᱢᱟ ᱛᱚ ᱴᱷᱤᱠ ᱜᱮᱭᱟ ᱛᱚᱵᱮ ᱛᱮᱦᱮᱧᱟᱜ ᱵᱷᱤᱰᱤᱭᱳ ᱫᱚ ᱤᱱᱠᱟᱹ ᱫᱷᱟᱨᱟ ᱜᱮ ᱧᱟᱯᱟᱢ ᱵᱚᱱ ᱱᱮᱠᱥᱴ ᱵᱞᱚᱜ ᱵᱷᱤᱰᱤᱭᱳ ᱛᱮ ᱢᱟ ᱛᱚᱵᱮ ᱠᱷᱟᱱ ᱤᱧ ᱯᱟᱥᱴᱟ ᱥᱮᱫ ᱠᱷᱚᱱ ᱡᱚᱛᱚ ᱠᱚ ᱡᱚᱦᱟᱨ ᱜᱮ